ᱛᱚ ᱜᱟᱛᱮ ᱠᱚ ᱥᱟᱱᱟᱢ ᱠᱚ ᱡᱚᱦᱟᱨ ᱜᱮ ᱡᱚᱦᱟᱨ ᱜᱮ ᱨᱚᱲ ᱵᱮᱱ ᱵᱚᱭᱦᱟ ᱡᱚᱦᱟᱨ ᱜᱮ ᱵᱚᱭᱦᱟ ᱦᱮᱸ ᱡᱚᱦᱟᱨ ᱚᱱᱠᱟ ᱠᱚ ᱨᱚᱲᱟ ᱛᱚ ᱜᱟᱛᱮ ᱠᱚ ᱟᱞᱮ ᱱᱤᱛᱚᱜ ᱛᱮᱦᱮᱧ ᱞᱮ ᱦᱮᱡ ᱠᱟᱱᱟ ᱟᱯᱮ ᱯᱮ ᱧᱮᱞ ᱫᱟᱲᱮᱭᱟᱞᱮ ᱠᱟᱱᱟ ᱡᱮ ᱟᱹᱰᱤ ᱜᱟᱡᱟᱲ ᱴᱷᱤᱠ ᱜᱮ ᱢᱮᱛᱟᱜ ᱢᱮ ᱜᱟᱡᱟᱲ ᱫᱚ ᱵᱟᱝ ᱟᱹᱰᱤ ᱢᱚᱡᱽ ᱧᱮᱞᱚᱜ ᱠᱟᱱᱟ ᱥᱤᱱᱟᱨᱤ ᱟᱪᱪᱷᱟ ᱴᱷᱤᱠ ᱜᱮᱭᱟ ᱛᱚ ᱜᱟᱛᱮ ᱠᱚ ᱟᱯᱮ ᱯᱮ ᱵᱩᱡᱷᱟᱹᱣ ᱫᱟᱲᱮᱭᱟᱜ ᱠᱟᱱᱟ ᱥᱮ ᱵᱟᱯᱮ ᱵᱩᱡᱷᱟᱹᱣ ᱫᱟᱲᱮᱭᱟᱜ ᱠᱟᱱᱟ ᱢᱮᱱᱠᱷᱟᱱ ᱟᱞᱮᱭᱟᱜ ᱫᱟᱭᱤᱛ ᱠᱟᱱᱟ ᱟᱯᱮ ᱞᱟᱹᱭ ᱯᱮ ᱨᱮᱭᱟᱜ ᱛᱚ ᱟᱞᱮ ᱫᱚ ᱛᱮᱦᱮᱧ ᱫᱚ ᱨᱤᱞ ᱥᱩᱴᱤᱝ ᱞᱮ ᱦᱮᱡ ᱞᱮᱱᱟ ᱛᱷᱚᱲᱟ ᱜᱟᱱ ᱞᱮ ᱥᱚᱢᱚᱭ ᱞᱮᱱᱟ ᱚᱱᱟ ᱠᱷᱟᱹᱛᱤᱨ ᱛᱮ ᱨᱤᱞ ᱥᱩᱴᱤᱝ ᱞᱮ ᱦᱮᱡ ᱞᱮᱱᱟ ᱮᱭᱥᱮ ᱪᱮᱫ ᱞᱮ ᱪᱤᱠᱟᱹᱭᱟ ᱠᱟᱹᱢᱤ ᱫᱷᱟᱱᱫᱟ ᱢᱟ ᱵᱟᱹᱱᱩᱜ ᱛᱟᱞᱮᱭᱟ ᱡᱚᱛᱚ ᱜᱮ ᱵᱷᱟᱹᱴᱟᱹᱣ ᱠᱚᱲᱟ ᱠᱟᱱᱟᱞᱮ ᱛᱚ ᱜᱟᱛᱮ ᱠᱚ ᱟᱯᱮ ᱱᱚᱣᱟ ᱨᱤᱞᱥ ᱡᱚᱠᱷᱚᱱ ᱯᱮ ᱧᱟᱢ ᱛᱟᱵᱚᱱᱟ ᱟᱹᱰᱤ ᱵᱟᱢᱯᱟᱨ ᱛᱟᱯᱮ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱮᱠᱫᱚᱢ ᱢᱟᱱᱮ ᱥᱟᱯᱳᱨᱴ ᱮᱢᱟᱞᱮᱯᱮ ᱛᱚ ᱜᱟᱛᱮ ᱠᱚ ᱛᱮᱦᱮᱧᱟᱜ ᱵᱞᱚᱜᱽ ᱵᱷᱤᱰᱤᱭᱳ ᱨᱮ ᱟᱯᱮ ᱡᱚᱛᱚ ᱠᱚᱣᱟᱜ ᱥᱟᱹᱜᱩᱱ ᱫᱟᱨᱟᱢ ᱛᱟᱦᱮᱸ ᱠᱟᱱᱟ ᱟᱨ

ᱟᱨ ᱟᱭᱢᱟ ᱫᱤᱱ ᱠᱷᱚᱱ ᱜᱮ ᱟᱞᱮ ᱞᱮ ᱢᱮᱱᱮᱫ ᱛᱟᱦᱮᱱᱟ ᱡᱮ ᱱᱚᱝᱠᱟ ᱢᱤᱫ ᱫᱤᱱ ᱦᱤᱞᱳᱜ ᱵᱚᱱ ᱪᱟᱞᱟᱜ ᱟᱵᱚᱱ ᱨᱤᱞᱥ ᱠᱚᱵᱚᱱ ᱥᱩᱴᱤᱝᱟ ᱚᱱᱠᱟ ᱞᱮ ᱜᱚᱴᱟᱭᱮᱫ ᱛᱟᱦᱮᱱᱟ ᱟᱫᱚ ᱥᱚᱢᱚᱭ ᱵᱟᱝ ᱦᱩᱭᱩᱜ ᱠᱟᱱ ᱛᱟᱦᱮᱱᱟ ᱢᱮᱱᱠᱷᱟᱱ ᱟᱹᱰᱤ ᱟᱭᱢᱟ ᱫᱤᱱ ᱵᱟᱫᱽ ᱨᱮ ᱛᱮᱦᱮᱧ ᱥᱚᱢᱚᱭ ᱱᱟᱞᱮ ᱟᱨ ᱞᱮ ᱦᱮᱡ ᱮᱱᱟ ᱟᱫᱚ ᱪᱮᱫ ᱞᱮᱠᱟ ᱟᱭᱢᱟ ᱫᱤᱱ ᱵᱟᱫᱽ ᱨᱮᱵᱚᱱ ᱦᱮᱡ ᱮᱱᱟ ᱪᱮᱫ ᱞᱮᱠᱟ ᱟᱫᱚ ᱥᱩᱴᱤᱝ ᱵᱟᱲᱟ ᱨᱮ ᱪᱮᱫ ᱞᱮᱠᱟᱢ ᱵᱩᱡᱷᱟᱹᱣ ᱠᱮᱫᱟ ᱥᱩᱴᱤᱝ ᱵᱟᱲᱟ ᱢᱟᱡᱟ ᱜᱮ ᱯᱟᱲᱟᱣ ᱮᱱᱟ ᱛᱮᱦᱮᱧ ᱫᱚ ᱢᱟᱡᱟ ᱜᱮ ᱵᱩᱡᱷᱟᱹᱜ ᱠᱟᱱᱟ

ᱛᱚ ᱜᱟᱛᱮ ᱠᱚ ᱥᱟᱱᱟᱢ ᱠᱚ ᱫᱚᱲᱦᱟ ᱛᱮ ᱡᱚᱦᱟᱨ ᱜᱮ ᱟᱨ ᱯᱮ ᱧᱮᱞ ᱫᱟᱲᱮᱭᱟᱜ ᱠᱟᱱᱟ ᱱᱚᱜᱼᱚᱭ ᱡᱮ ᱪᱟ ᱜᱚᱰᱟ ᱢᱮᱛᱟᱜ ᱢᱮ ᱪᱟ ᱵᱟᱜᱟᱱ ᱟᱹᱰᱤ ᱢᱟᱨᱟᱝ ᱡᱟᱭᱜᱟ ᱛᱮ ᱠᱟᱱᱟ ᱟᱯᱮ ᱯᱮ ᱧᱮᱞ ᱠᱟᱜ ᱛᱟᱵᱚᱱᱟ ᱥᱮ ᱵᱟᱝ ᱢᱮᱱᱠᱷᱟᱱ ᱟᱹᱰᱤ ᱢᱚᱡᱽ ᱧᱮᱞᱚᱜ ᱠᱟᱱᱟ ᱟᱯᱮ ᱯᱮ ᱧᱮᱞ ᱫᱟᱲᱮ ᱛᱟᱵᱚᱱ ᱠᱟᱱᱟ ᱟᱨ ᱛᱮᱦᱮᱧ ᱢᱟᱱᱮ ᱡᱟᱣᱜᱮ ᱱᱚᱝᱠᱟ ᱦᱤᱡᱩᱜ ᱥᱟᱱᱟ ᱜᱮᱭᱟ ᱟᱫᱚ ᱥᱚᱢᱚᱭ ᱵᱟᱝ ᱧᱟᱢᱚᱜ ᱠᱷᱟᱹᱛᱤᱨ ᱛᱮ ᱵᱟᱝ ᱦᱤᱡᱩᱜ ᱵᱟᱞᱮ ᱦᱤᱡᱩᱜ ᱠᱟᱱ ᱛᱟᱦᱮᱱᱟ ᱛᱚ ᱛᱮᱦᱮᱧ ᱟᱪᱠᱟ ᱜᱮᱞᱮ ᱜᱚᱴᱟ ᱠᱮᱫᱟ ᱡᱮ ᱨᱤᱞᱥ ᱞᱮ ᱵᱮᱱᱟᱣᱟ ᱚᱱᱟ ᱠᱷᱟᱹᱛᱤᱨ ᱞᱮ ᱦᱮᱡ ᱮᱱᱟ ᱟᱨ ᱱᱚᱜᱼᱚᱭ ᱨᱤᱞᱥ ᱞᱮ ᱵᱮᱱᱟᱣ ᱵᱟᱲᱟ ᱠᱮᱫᱟ ᱛᱤᱦᱤᱧ ᱫᱚ ᱟᱹᱰᱤ ᱠᱚᱢ ᱞᱮ ᱵᱮᱱᱟᱣ ᱠᱟᱜᱼᱟ ᱟᱫᱚ ᱯᱷᱟᱥᱴ ᱴᱟᱭᱤᱢ ᱠᱟᱱᱟ ᱛᱚ ᱟᱫᱚ ᱱᱟᱦᱟᱜ ᱡᱚᱠᱷᱚᱱ ᱜᱮ ᱜᱟᱯᱟ ᱢᱮᱭᱟᱝ ᱠᱷᱚᱱ ᱞᱮ ᱦᱮᱡ ᱫᱚᱲᱦᱟᱜᱼᱟ ᱟᱫᱚ ᱤᱱᱨᱮ ᱚᱱᱠᱟ ᱜᱮ ᱢᱚᱡᱽ ᱢᱚᱡᱽ ᱵᱷᱤᱰᱤᱭᱳ ᱱᱟᱦᱟᱜ ᱨᱤᱞᱥ ᱠᱚᱞᱮ ᱥᱩᱴᱤᱝ ᱟᱞᱮ ᱟᱨ ᱱᱚᱜᱼᱚᱭ ᱪᱟ ᱵᱟᱜᱟᱱ ᱠᱚ ᱟᱹᱰᱤ ᱢᱚᱡᱽ ᱧᱮᱞᱚᱜ ᱠᱟᱱᱟ ᱟᱯᱮ ᱦᱚᱸ ᱡᱩᱫᱤ ᱡᱟᱦᱟᱸ ᱠᱚᱨᱮ ᱜᱮ ᱢᱮᱱᱟᱜ ᱯᱮ ᱱᱚᱝᱠᱟᱱ ᱪᱟ ᱵᱟᱜᱟᱱ ᱨᱮ ᱦᱮᱡ ᱠᱟᱛᱮ ᱯᱷᱳᱴᱳ ᱠᱚ ᱥᱩᱴ ᱛᱟᱵᱚᱱ ᱯᱮ ᱯᱷᱳᱴᱳ ᱥᱩᱴ ᱛᱟᱵᱚᱱ ᱯᱮ ᱵᱷᱤᱰᱤᱭᱳ ᱵᱮᱱᱟᱣ ᱛᱟᱵᱚᱱ ᱯᱮ ᱟᱹᱰᱤ ᱢᱚᱡᱽ ᱦᱩᱭᱩᱜᱼᱟ ᱛᱚ ᱜᱟᱛᱮ ᱠᱚ ᱟᱯᱮ ᱥᱮᱫ ᱱᱤᱭᱟᱹ ᱜᱮ ᱱᱮᱦᱚᱨ ᱛᱟᱦᱮᱱ ᱠᱟᱱᱟ

ᱟᱯᱮ ᱞᱮ ᱫᱮᱠᱷᱟᱣ ᱯᱮᱭᱟ ᱢᱚᱡᱽ ᱢᱚᱡᱽ ᱵᱷᱤᱰᱤᱭᱳ ᱞᱮ ᱟᱹᱜᱩᱭᱟ ᱟᱨ ᱡᱮᱢᱚᱱ ᱟᱯᱮ ᱥᱟᱯᱳᱨᱴ ᱮᱢᱟ ᱮᱢᱟ ᱞᱮ ᱤᱭᱟᱹᱛᱮ ᱟᱞᱮ ᱚᱱᱠᱟ ᱜᱮ ᱟᱨᱦᱚᱸ ᱟᱜᱮ ᱞᱮ ᱵᱟᱲᱦᱟᱣ ᱪᱟᱞᱟᱜᱼᱟ ᱢᱟ ᱛᱚᱵᱮ ᱢᱟ ᱮᱱᱠᱷᱟᱱ ᱟᱹᱰᱤ ᱫᱟᱢᱟᱜ ᱠᱟᱛᱷᱟ ᱞᱮ ᱞᱟᱹᱭ ᱟᱸᱡᱚᱢᱟᱫ ᱯᱮᱭᱟ ᱟᱫᱚ ᱢᱟ ᱟᱯᱮ ᱴᱷᱮᱡ ᱜᱮ ᱥᱟᱯᱳᱨᱴ ᱮᱢᱟ ᱞᱮᱯᱮ ᱚᱱᱠᱟ ᱜᱮ ᱡᱟᱦᱟᱸ ᱛᱤᱱ ᱨᱮ ᱵᱷᱤᱰᱤᱭᱳ ᱯᱮ ᱧᱟᱢ ᱛᱟᱞᱮᱭᱟ ᱟᱨ ᱱᱤᱛᱚᱜ ᱫᱚ ᱞᱟᱜᱟᱛᱟᱨ ᱱᱟᱦᱟᱜ ᱵᱷᱤᱰᱤᱭᱳ ᱞᱮ ᱟᱹᱜᱩ ᱟᱹᱜᱩ ᱤᱫᱤᱭᱟᱞᱮ ᱟᱨ ᱱᱤᱛᱚᱜ ᱟᱞᱮ ᱞᱮ ᱢᱤᱫ ᱡᱟᱨᱣᱟ ᱴᱷᱤᱠ ᱠᱟᱱᱟ ᱢᱤᱫ ᱠᱟᱴᱷᱟ ᱴᱷᱤᱠ ᱠᱟᱱᱟᱞᱮ ᱛᱚᱵᱮ ᱜᱟᱛᱮ ᱠᱚ ᱟᱹᱰᱤ ᱢᱚᱡᱽ ᱟᱹᱭᱠᱟᱹᱜ ᱠᱟᱱᱟ ᱛᱮᱦᱮᱧ ᱤᱱᱟᱹᱜ ᱟᱭᱢᱟ ᱫᱤᱱ ᱵᱟᱫᱽ ᱨᱮᱞᱮ ᱦᱮᱡ ᱠᱟᱱᱟ ᱛᱚ ᱛᱚᱵᱮ ᱱᱚᱰᱮ ᱠᱷᱚᱱ ᱨᱩᱣᱟᱹᱲᱚᱜ ᱢᱟ ᱵᱟᱝ ᱥᱟᱱᱟ ᱠᱟᱱᱟ ᱟᱫᱚ ᱪᱤᱠᱟᱹᱭᱟᱢ ᱥᱚᱢᱚᱭ ᱠᱚᱢ ᱜᱮᱛᱟᱞᱮᱭᱟ ᱪᱟᱞᱟᱜ ᱡᱟᱹᱨᱩᱲᱟ ᱢᱚᱡᱽᱵᱩᱨᱤ ᱚᱱᱮ ᱠᱟᱱᱟ ᱥᱚᱢᱚᱭ ᱵᱟᱹᱱᱩᱜᱼᱟ ᱚᱱᱟ ᱤᱭᱟᱹᱛᱮ ᱪᱟᱞᱟᱜ ᱡᱟᱹᱨᱩᱲᱟ ᱟᱫᱚ ᱛᱮᱦᱮᱧ ᱡᱟ ᱜᱮᱞᱮ ᱨᱤᱞᱥ ᱠᱚᱞᱮ ᱵᱮᱱᱟᱣ ᱵᱟᱲᱟ ᱠᱮᱫᱟ ᱟᱫᱚᱞᱮ ᱨᱩᱣᱟᱹᱲᱟᱞᱮ ᱟᱨ ᱟᱨᱦᱚᱸ ᱢᱤᱫ ᱫᱤᱱ ᱚᱠᱟ ᱦᱤᱞᱳᱜ ᱪᱚᱝ ᱚᱱᱠᱟ ᱜᱮ ᱢᱟᱱᱮ ᱢᱤᱫ ᱫᱤᱱ ᱫᱚ ᱪᱮᱫ ᱱᱤᱛᱚᱜ ᱠᱷᱚᱱ ᱫᱚᱞᱮ ᱥᱴᱟᱨᱴᱚᱜᱼᱟ ᱞᱮ ᱟᱨ ᱡᱚᱠᱷᱚᱱ ᱜᱮ ᱥᱚᱢᱚᱭ ᱞᱮ ᱵᱮᱱᱟᱣᱟ ᱟᱨ ᱞᱮ ᱦᱤᱡᱩᱜ ᱟᱞᱮ ᱨᱤᱞᱥ ᱠᱚᱞᱮ ᱵᱮᱱᱟᱣᱟ ᱥᱮ ᱢᱤᱢᱤᱫ ᱵᱷᱤᱰᱤᱭᱳ ᱠᱚᱞᱮ ᱵᱮᱱᱟᱣᱟ ᱟᱨ ᱱᱚᱝᱠᱟ ᱵᱞᱚᱜ ᱠᱚ ᱟᱯᱮ ᱧᱮᱞ ᱤᱫᱤ ᱛᱟᱵᱚᱱ ᱯᱮ ᱡᱮ ᱢᱚᱡᱽ ᱢᱚᱡᱽ ᱵᱞᱚᱜ ᱵᱷᱤᱰᱤᱭᱳ ᱦᱚᱸᱞᱮ ᱟᱹᱜᱩᱭᱟ ᱵᱞᱚᱜ ᱵᱷᱤᱰᱤᱭᱳ ᱫᱚ ᱡᱟᱹᱨᱤ ᱛᱟᱦᱮᱱᱟ ᱠᱚᱱᱴᱤᱱᱤᱭᱩ ᱟᱨ ᱞᱟᱭᱤᱠ ᱥᱟᱯᱳᱨᱴ ᱟᱯᱮ ᱮᱢᱚᱜ ᱛᱟᱵᱚᱱ ᱯᱮ ᱟᱨᱦᱚᱸ ᱵᱟᱲᱟᱭᱟ ᱵᱟᱲᱟᱭᱟ ᱵᱷᱤᱰᱤᱭᱳ ᱞᱮ ᱧᱮᱞ ᱦᱚᱪᱚ ᱯᱮᱭᱟ ᱛᱚ ᱟᱹᱰᱤ ᱟᱭᱢᱟ ᱠᱟᱛᱷᱟ ᱵᱟᱝ ᱠᱟᱛᱮ ᱥᱚᱢᱚᱭ ᱢᱟ ᱵᱟᱭ ᱛᱟᱸᱜᱤᱫᱟ ᱟᱨ ᱵᱷᱤᱰᱤᱭᱳ ᱦᱚᱸ ᱟᱹᱰᱤ ᱞᱟᱢᱵᱟᱜ ᱠᱟᱱᱟ ᱛᱚ ᱢᱟ ᱮᱱᱠᱷᱟᱱ ᱢᱩᱪᱟᱹᱫ ᱨᱮᱫᱚ ᱥᱟᱱᱟᱢ ᱠᱚ ᱡᱚᱦᱟᱨ ᱜᱮ ᱛᱚ ᱴᱷᱤᱠ ᱜᱮᱭᱟ ᱢᱟ ᱮᱱᱠᱷᱟᱱ ᱛᱮᱦᱮᱧᱟᱜ ᱵᱞᱚᱜ ᱨᱮ ᱥᱟᱱᱟᱢ ᱠᱚ ᱡᱚᱦᱟᱨ ᱜᱮ